ᱡᱚᱦᱟᱨ ᱤᱧ ᱜᱮ ᱫᱩᱞᱟᱨᱟᱢ ᱛᱮᱦᱮᱧᱟᱜ ᱜᱟᱞᱚᱪ ᱟᱠᱷᱲᱟ ᱛᱮ ᱟᱯᱮᱧ ᱥᱟᱹᱜᱩᱱ ᱫᱟᱨᱟᱢᱮᱫ ᱯᱮᱭᱟ ᱛᱚ ᱡᱟᱣ ᱵᱷᱤᱰᱤᱭᱳ ᱞᱮᱠᱟᱜᱮ ᱛᱮᱦᱮᱧ ᱦᱚᱸ ᱮᱛᱚᱦᱚᱵ ᱨᱮᱧ ᱞᱟᱹᱭᱟ ᱡᱟᱦᱟᱸᱭ ᱠᱚ ᱚᱞ ᱪᱤᱠᱤ ᱫᱩᱞᱟᱹᱲᱤᱭᱟᱹ ᱢᱮᱱᱟᱜ ᱯᱮᱭᱟ ᱛᱚᱵᱮ ᱚᱞ ᱪᱤᱠᱤ ᱛᱮᱜᱮ ᱵᱚᱱ ᱠᱚᱢᱮᱱᱴ ᱢᱟ ᱟᱨ ᱡᱟᱦᱟᱸᱭ ᱚᱞ ᱪᱤᱠᱤ ᱫᱩᱞᱟᱹᱲᱤᱭᱟᱹ ᱠᱟᱱᱟ ᱯᱮ ᱤᱠᱷᱟᱹᱱ ᱚᱞ ᱪᱤᱠᱤ ᱵᱟᱯᱮ ᱵᱟᱰᱟᱭ ᱟᱠᱟᱫ ᱜᱮᱭᱟ ᱱᱤᱛᱚᱜ ᱫᱷᱟᱹᱨᱤᱡ ᱚᱞ ᱪᱤᱠᱤ ᱯᱮ ᱠᱩᱥᱤᱭᱟᱜ ᱜᱮᱭᱟ ᱴᱷᱤᱠ ᱛᱮ ᱵᱟᱯᱮ ᱵᱟᱰᱟᱭ ᱟᱠᱟᱫ ᱜᱮᱭᱟ ᱛᱚᱵᱮ ᱢᱟᱲᱟᱝ ᱟᱜ ᱵᱷᱤᱰᱤᱭᱳ ᱵᱟ ᱞᱟᱦᱟ ᱟᱜ ᱵᱷᱤᱰᱤᱭᱳ ᱡᱟᱣᱟᱜ ᱵᱷᱤᱰᱤᱭᱳ ᱞᱮᱠᱟ ᱜᱮ ᱟᱯᱮ ᱚ ᱚᱛ ᱚᱜ ᱚᱝ ᱚᱞ ᱱᱚᱣᱟ ᱨᱮᱦᱚᱸ ᱯᱮ ᱠᱚᱢᱮᱱᱴ ᱫᱟᱲᱮᱭᱟᱜᱼᱟ ᱛᱚᱵᱮ ᱡᱟᱣ ᱵᱷᱤᱰᱤᱭᱳ ᱞᱮᱠᱟ ᱜᱮ ᱛᱮᱦᱮᱧ ᱦᱚᱸ ᱜᱟᱞᱚᱪ ᱵᱚᱱ ᱮᱛᱚᱦᱚᱵ ᱞᱮᱜᱮ ᱛᱚᱵᱮ ᱛᱮᱦᱮᱧᱟᱜ ᱴᱚᱯᱤᱠ ᱦᱚᱸ ᱱᱚᱣᱟ ᱜᱮ ᱪᱮᱛᱟᱱ ᱨᱮᱜᱮ ᱢᱮᱱᱟᱜᱼᱟ ᱚᱞᱪᱤᱠᱤ ᱵᱤᱨᱳᱫᱷᱤ ᱛᱚ ᱡᱷᱟᱲᱠᱷᱚᱸᱰ ᱨᱮ ᱡᱟᱦᱟᱸ ᱚᱞᱪᱤᱠᱤ ᱵᱤᱨᱳᱫᱷᱤ ᱪᱟᱹᱞᱩ ᱟᱠᱟᱱᱟ ᱰᱩᱢᱠᱟᱹ ᱨᱮ ᱟᱵᱚ ᱡᱟᱦᱟᱸ ᱵᱚ ᱢᱮᱱᱮᱜᱼᱟ ᱥᱟᱱᱛᱟᱲ ᱯᱟᱨᱜᱟᱱᱟ ᱛᱚ ᱱᱚᱣᱟ ᱟᱹᱰᱤᱜᱟᱱ ᱠᱩᱠᱞᱤ ᱛᱟᱦᱮᱱ ᱠᱟᱱᱟ ᱟᱹᱰᱤᱜᱟᱱᱟᱜ ᱦᱚᱲᱟᱜ ᱱᱚᱣᱟ ᱵᱟᱠᱚ ᱵᱟᱲᱟᱭ ᱟᱠᱟᱫ ᱡᱮ ᱥᱟᱱᱛᱟᱲ ᱯᱟᱨᱜᱟᱱᱟ ᱫᱚ ᱪᱮᱫ ᱠᱟᱱᱟ ᱛᱚ ᱥᱟᱱᱛᱟᱲ ᱯᱟᱨᱜᱟᱱᱟ ᱵᱤᱥᱚᱭ ᱛᱮ ᱡᱩᱫᱤ ᱤᱧᱤᱧ ᱞᱟᱹᱭᱟ ᱠᱷᱟᱴᱚ ᱢᱚᱪᱟᱛᱤᱧ ᱞᱟᱹᱭᱟ ᱥᱟᱱᱛᱟᱲ ᱯᱟᱨᱜᱟᱱᱟ ᱫᱚ ᱢᱤᱫᱴᱤᱡ ᱡᱤᱞᱟ ᱦᱟᱜ ᱰᱤᱵᱷᱤᱡᱚᱱ ᱠᱟᱱᱟ ᱟᱵᱚ ᱳᱰᱤᱥᱟ ᱡᱷᱟᱲᱠᱷᱚᱸᱰ ᱳᱭᱮᱥᱴ ᱵᱮᱝᱜᱚᱞ ᱟᱥᱟᱢ ᱡᱟᱦᱟᱸ ᱠᱚᱨᱮ ᱜᱮ ᱟᱵᱚ ᱢᱮᱱᱟᱜ ᱯᱮᱭᱟ ᱡᱟᱦᱟᱸᱭ ᱤᱧᱟᱹᱜ ᱵᱷᱤᱰᱤᱭᱳ ᱯᱮ ᱧᱮᱞᱮᱜᱼᱟ ᱛᱚ ᱟᱯᱮ ᱫᱟᱭᱟ ᱠᱟᱛᱮ ᱠᱚᱢᱮᱱᱴ ᱟᱯᱮ ᱟᱯᱮᱭᱟᱜ ᱚᱠᱟᱨᱮ ᱢᱮᱱᱟᱜ ᱯᱮᱭᱟ ᱟᱯᱮ ᱟᱥᱟᱢ ᱪᱮ ᱡᱷᱟᱲᱠᱷᱚᱸᱰ ᱪᱮ ᱵᱤᱦᱟᱨ ᱪᱮ ᱳᱭᱮᱥᱴ ᱵᱮᱝᱜᱚᱞ ᱪᱮ ᱳᱰᱤᱥᱟ ᱚᱠᱟ ᱠᱷᱚᱱ ᱯᱮ ᱧᱮᱞᱮᱜᱼᱟ ᱫᱟᱭᱟ ᱠᱟᱛᱮ ᱯᱮ ᱠᱚᱢᱮᱱᱴ ᱛᱟᱨᱟ ᱠᱟᱜ ᱛᱟᱵᱚᱱᱟ ᱟᱯᱮ ᱧᱮᱞ ᱯᱮ ᱰᱤᱥᱴᱨᱤᱠᱴ ᱞᱤᱥᱴ ᱚᱯᱷ ᱫᱷᱚᱨᱟ ᱡᱮ ᱤᱧ ᱫᱚ ᱳᱰᱤᱥᱟ ᱳᱰᱤᱥᱟ ᱚᱱᱠᱟ ᱜᱮ ᱰᱤᱥᱴᱨᱤᱠᱴ ᱞᱤᱥᱴ ᱚᱯᱷ ᱡᱷᱟᱲᱠᱷᱚᱸᱰ ᱚᱱᱠᱟ ᱡᱩᱫᱤ ᱯᱮ ᱟᱯᱮ ᱯᱮ ᱴᱟᱭᱤᱯ ᱠᱮᱜᱼᱟ ᱛᱟᱦᱚᱞᱮ ᱦᱤᱡᱩᱜᱼᱟ ᱛᱚ ᱚᱱᱟ ᱨᱮ ᱚᱱᱠᱟ ᱜᱮ ᱰᱤᱵᱷᱤᱡᱚᱱ ᱢᱮᱱᱟᱜᱼᱟ ᱛᱚ ᱰᱤᱵᱷᱤᱡᱚᱱ ᱱᱚᱣᱟ ᱦᱩᱭᱩᱜ ᱠᱟᱱᱟ ᱥᱟᱱᱛᱷᱟᱞ ᱯᱟᱨᱜᱟᱱᱟ ᱫᱚ ᱢᱤᱫᱴᱤᱡ ᱰᱤᱵᱷᱤᱡᱚᱱ ᱠᱟᱱᱟ ᱛᱚ ᱱᱚᱣᱟ ᱰᱤᱵᱷᱤᱡᱚᱱ ᱨᱮ ᱟᱵᱚ ᱥᱟᱱᱛᱷᱟᱞ ᱯᱟᱨᱜᱟᱱᱟ ᱰᱤᱵᱷᱤᱡᱚᱱ ᱨᱮ ᱪᱷᱚᱴᱤ ᱰᱤᱥᱴᱨᱤᱠᱴ ᱢᱮᱱᱟᱜ ᱠᱚᱣᱟ ᱩᱱᱠᱩ ᱫᱚᱠᱚ ᱦᱩᱭᱩᱜ ᱠᱟᱱᱟ ᱧᱮᱞ ᱠᱚᱯᱮ ᱡᱟᱢᱛᱟᱨᱟ ᱫᱮᱣᱜᱚᱲ ᱰᱩᱢᱠᱟᱹ ᱯᱟᱹᱠᱩᱨ, ᱜᱚᱰᱟ ᱟᱨ ᱥᱟᱦᱮᱵᱽᱜᱚᱸᱡᱽ᱾ ᱛᱚ ᱱᱩᱠᱩ ᱡᱟᱦᱟᱸ ᱛᱩᱨᱩᱭ ᱜᱚᱴᱟᱜ ᱡᱤᱞᱞᱟ ᱢᱮᱱᱟᱜ ᱠᱚᱣᱟ ᱱᱩᱠᱩ ᱫᱚ ᱥᱟᱱᱛᱟᱞ ᱯᱟᱨᱜᱟᱱᱟ ᱰᱤᱵᱷᱤᱡᱚᱱ ᱨᱮᱠᱚ ᱪᱟᱞᱟᱜ ᱠᱟᱱᱟ᱾ ᱛᱚ ᱚᱱᱟ ᱥᱟᱱᱛᱟᱞ ᱯᱟᱨᱜᱟᱱᱟ ᱨᱮᱭᱟᱜ ᱰᱤᱵᱷᱤᱡᱚᱱ ᱡᱟᱦᱟᱸ ᱢᱮᱱᱟᱜᱼᱟ ᱚᱱᱟ ᱨᱮᱭᱟᱜ ᱦᱮᱰᱠᱩᱣᱟᱴᱚᱨ ᱫᱚ ᱰᱩᱢᱠᱟᱹ ᱨᱮ ᱢᱮᱱᱟᱜᱼᱟ᱾ ᱛᱚ ᱱᱚᱣᱟ ᱜᱮ ᱛᱟᱦᱮᱸ ᱠᱟᱱᱟ ᱛᱮᱦᱮᱧᱟᱜ ᱚᱠᱚᱭ ᱠᱚ ᱵᱟᱯᱮ ᱵᱟᱰᱟᱭ ᱟᱠᱟᱫ ᱛᱟᱦᱮᱸᱫ ᱥᱟᱱᱛᱟᱞ ᱯᱟᱨᱜᱟᱱᱟ ᱪᱮᱫ ᱠᱟᱱᱟ᱾ ᱛᱚ ᱟᱨ ᱢᱤᱫᱴᱤᱡ ᱠᱟᱛᱷᱟ᱾ ᱱᱚᱣᱟ ᱥᱟᱱᱛᱷᱟᱞ ᱯᱟᱨᱜᱟᱱᱟ ᱨᱮ ᱟᱵᱚ ᱚᱞ ᱪᱤᱠᱤ ᱠᱚ ᱵᱤᱨᱩᱫᱮᱜᱼᱟ ᱟᱠᱚ ᱠᱚ ᱞᱟᱹᱭᱮᱜᱼᱟ ᱫᱮᱵᱽᱱᱟᱜᱽᱨᱤ ᱟᱨ ᱨᱳᱢᱟᱱ ᱜᱮᱞᱮ ᱱᱚᱰᱮ ᱞᱮ ᱟᱞᱮ ᱡᱟᱣ ᱠᱷᱚᱱ ᱪᱟᱹᱞᱩ ᱟᱠᱟᱱᱟ ᱟᱨ ᱱᱤᱛᱚᱝ ᱫᱷᱟᱹᱵᱤᱡ ᱪᱟᱹᱞᱩ ᱟᱠᱟᱱ ᱜᱮᱭᱟ ᱟᱨ ᱢᱟᱲᱟᱝ ᱛᱮᱦᱚᱸ ᱪᱟᱹᱞᱩᱜ ᱜᱮᱭᱟ ᱱᱚᱣᱟ ᱜᱮ ᱟᱞᱮ ᱚᱞ ᱪᱤᱠᱤ ᱫᱚ ᱵᱟᱞᱮ ᱦᱟᱛᱟᱣ ᱫᱟᱲᱮᱭᱟᱜᱼᱟ ᱛᱚ ᱱᱚᱣᱟ ᱠᱟᱛᱷᱟ ᱠᱚ ᱡᱮᱢᱚᱱ ᱵᱟᱲᱟᱭᱚᱜ ᱠᱟᱱᱟ ᱱᱚᱰᱮ ᱠᱷᱚᱱ ᱟᱨᱤᱧ ᱞᱟᱹᱭᱟ ᱛᱚ ᱟᱨ ᱢᱤᱫᱴᱤᱡ ᱠᱟᱛᱷᱟ

ᱱᱚᱣᱟ ᱫᱚ ᱤᱧ ᱵᱮᱱᱟᱣᱟᱜ ᱟᱠᱷᱚᱨ ᱠᱟᱱᱟ᱾ ᱠᱤᱱᱛᱩ ᱟᱠᱚ ᱠᱚ ᱢᱮᱱᱮᱫᱼᱟ ᱡᱟᱦᱟᱸ ᱞᱮᱠᱟ ᱠᱚ ᱢᱮᱱᱮᱫᱼᱟ ᱟᱞᱮ ᱫᱚ ᱨᱳᱢᱟᱱ ᱟᱨ ᱫᱮᱵᱽᱱᱟᱜᱽᱨᱤ ᱛᱮᱜᱮ ᱞᱮ ᱚᱞᱟ᱾ ᱛᱚᱵᱮ ᱱᱚᱣᱟ ᱪᱤᱠᱤ ᱟᱡ ᱡᱟᱦᱟᱸᱭ ᱚᱰᱚᱠ ᱟᱠᱟᱫᱼᱟ ᱚᱱᱟ ᱚᱰᱚᱠ ᱨᱮᱭᱟᱜ ᱞᱟᱹᱠᱛᱤ ᱫᱚ ᱪᱮᱫ ᱠᱟᱱ ᱛᱟᱭᱟ? ᱪᱮᱫ ᱟᱠᱚ ᱫᱚ ᱡᱷᱟᱨᱠᱷᱟᱸᱰ ᱨᱮᱭᱟᱜ ᱜᱮᱠᱚ ᱠᱩᱥᱤᱭᱟᱜᱼᱟ? ᱡᱷᱟᱨᱠᱷᱟᱸᱰ ᱵᱟᱠᱷᱨᱟ ᱜᱮ ᱟᱠᱚ ᱡᱷᱟᱨᱠᱷᱟᱸᱰ ᱵᱟᱠᱷᱨᱟ ᱵᱷᱮᱜᱟᱨ ᱠᱚ ᱚᱰᱚᱠᱟ᱾ ᱟᱵᱚ ᱚᱞ ᱪᱤᱠᱤ ᱱᱚᱰᱮ ᱵᱟᱰᱟᱭᱚᱜ ᱠᱟᱱᱟ ᱟᱵᱚ ᱚᱞ ᱪᱤᱠᱤ ᱫᱚ ᱡᱮᱦᱮᱛᱩ ᱳᱰᱤᱥᱟ ᱨᱮ ᱚᱰᱚᱠ ᱟᱠᱟᱱᱟ᱾ ᱜᱩᱨᱩ ᱜᱚᱢᱠᱮ ᱛᱤᱠᱤᱱ ᱠᱤᱱ ᱚᱰᱚᱠ ᱟᱠᱟᱫᱼᱟ ᱛᱚ ᱚᱱᱟ ᱤᱫᱤ ᱠᱟᱛᱮ ᱟᱵᱚ ᱳᱰᱤᱥᱟ ᱦᱚᱲ ᱥᱟᱞᱟᱜ ᱱᱩᱠᱩ ᱫᱚ ᱪᱮᱫ ᱨᱟᱹᱜᱤ ᱨᱟᱹᱯᱟᱹᱜᱤ ᱢᱮᱱᱟᱜ ᱜᱮᱭᱟ ᱪᱚᱝ ᱚᱱᱟ ᱚᱱᱠᱟ ᱵᱟᱲᱟᱭᱚᱜ ᱠᱟᱱᱟ ᱪᱤᱠᱟᱹᱛᱮ ᱟᱠᱚ ᱵᱷᱮᱜᱟᱨ ᱛᱮ ᱵᱟᱠᱷᱟᱱ ᱪᱮᱫ ᱪᱤᱠᱟᱹ ᱠᱚ ᱚᱰᱚᱠᱟ ᱦᱩᱱᱟᱹᱝ ᱛᱚ ᱱᱚᱣᱟ ᱠᱟᱛᱷᱟ ᱵᱷᱮᱜᱟᱨ ᱠᱟᱱᱟ ᱛᱚ ᱱᱚᱣᱟᱧ ᱞᱟᱹᱭ ᱠᱮᱜᱼᱟ ᱵᱟᱹᱵᱩ ᱫᱷᱚᱱ ᱢᱤᱫᱴᱤᱡ ᱮ ᱪᱤᱠᱤ ᱵᱮᱱᱟᱣ ᱟᱠᱟᱫᱼᱟᱭ ᱚᱱᱟ ᱤᱫᱤ ᱠᱟᱛᱮ ᱱᱚᱣᱟᱧ ᱞᱟᱹᱭ ᱠᱮᱜᱼᱟ ᱛᱚᱵᱮ ᱥᱟᱱᱛᱟᱞ ᱯᱟᱨᱜᱟᱱᱟ ᱨᱮᱱ ᱜᱮ ᱚᱠᱚᱭ ᱦᱚᱲ ᱚᱞᱪᱤᱠᱤ ᱠᱷᱩᱵ ᱵᱟᱭ ᱵᱟᱲᱟᱭᱟ ᱮᱠᱮᱱ ᱩᱱᱤ ᱫᱚ ᱪᱤᱠᱤ ᱨᱮᱭᱟᱜ ᱟᱠᱷᱚᱨ ᱟᱲᱟᱝ ᱜᱮᱭ ᱪᱤᱫ ᱠᱟᱫᱟ ᱩᱱᱤ ᱫᱚ ᱪᱮᱫ ᱞᱮᱠᱟᱭ ᱯᱟᱲᱦᱟᱣᱟ? ᱮ ᱛᱟᱞᱟ ᱢᱟᱹᱭ ᱛᱟᱞᱟ ᱢᱟᱹᱭ ᱨᱟᱪᱟ ᱡᱚᱜᱽ ᱢᱮ ᱜᱟᱹᱭ ᱜᱚᱲᱟ ᱠᱟᱰᱟ ᱜᱚᱲᱟ ᱜᱩᱨᱤᱡ ᱜᱮᱡᱽ ᱢᱮ᱾ ᱛᱚᱵᱮ ᱱᱚᱰᱮ ᱵᱚᱱ ᱢᱮᱱ ᱫᱟᱲᱮ ᱠᱮᱭᱟ ᱱᱚᱣᱟ ᱥᱟᱵᱟᱫᱽ ᱫᱚ ᱵᱟᱨ ᱨᱚᱠᱚᱢ ᱛᱮ ᱟᱲᱟᱝᱚᱜ ᱠᱟᱱᱟ᱾ ᱢᱤᱫᱴᱮᱱ ᱫᱚ ᱦᱩᱭᱩᱜ ᱠᱟᱱᱟ ᱜᱩᱨᱤᱡ ᱟᱨ ᱢᱤᱫᱴᱮᱱ ᱫᱚ ᱜᱩᱨᱤᱡᱽ᱾ ᱛᱚᱵᱮ ᱱᱚᱸᱰᱮ ᱥᱟᱱᱛᱟᱞ ᱯᱟᱨᱜᱟᱱᱟ ᱨᱮᱭᱟᱜ ᱯᱩᱥᱴᱟᱹᱣ ᱨᱚᱲ ᱟᱲᱟᱝ ᱛᱮ ᱫᱚ ᱦᱩᱭᱩᱜᱼᱟ ᱱᱚᱣᱟ ᱨᱮᱭᱟᱜ ᱟᱲᱟᱝ ᱫᱚ ᱜᱩᱨᱤᱡ, ᱜᱩᱨᱤᱡ ᱟᱨ ᱜᱩᱨᱤᱡ ᱥᱟᱵᱟᱫᱽ ᱵᱩᱡᱷᱟᱹᱣ ᱞᱟᱦᱟ ᱨᱮ ᱱᱚᱸᱰᱮ ᱢᱤᱫ ᱴᱮᱱ ᱥᱟᱵᱟᱫᱽ ᱵᱚᱱ ᱧᱮᱞᱟ ᱡᱚᱜ᱾ ᱡᱚᱜ ᱥᱟᱵᱟᱫᱽ ᱟᱨ ᱜᱩᱨᱤᱡ ᱥᱟᱵᱟᱫᱽ ᱨᱮ ᱱᱚᱸᱰᱮ ᱢᱤᱫ ᱴᱮᱱ ᱟᱠᱷᱚᱨ ᱵᱚᱱ ᱧᱮᱞ ᱠᱮᱭᱟ ᱚᱱᱟ ᱫᱚ ᱦᱩᱭᱩᱜ ᱠᱟᱱᱟ ᱟᱡ᱾ ᱡᱚᱜ ᱥᱟᱵᱟᱫᱽ ᱨᱮᱭᱟᱜ ᱮᱦᱚᱵ ᱟᱠᱷᱚᱨ ᱫᱚ ᱠᱟᱱᱟ ᱟᱡ᱾ ᱜᱩᱨᱤᱡ ᱥᱟᱵᱟᱫᱽ ᱨᱮᱭᱟᱜ ᱢᱩᱪᱟᱹᱫ ᱟᱠᱷᱚᱨ ᱦᱚᱸ᱾ ᱟᱡ ᱠᱟᱱᱟ᱾ ᱢᱤᱫ ᱱᱚᱢᱵᱚᱨ ᱥᱟᱵᱟᱫᱽ ᱨᱮᱵᱚᱱ ᱧᱮᱞ ᱠᱮᱭᱟ ᱡᱚᱜ ᱟᱨ ᱵᱟᱨ ᱱᱚᱢᱵᱚᱨ ᱥᱟᱵᱟᱫᱽ ᱨᱮᱵᱚᱱ ᱧᱮᱞ ᱠᱮᱭᱟ ᱜᱩᱨᱤᱡ᱾ ᱱᱚᱣᱟ ᱠᱤᱱ ᱵᱟᱱᱟᱨ ᱥᱟᱵᱟᱫᱽ ᱢᱚᱡᱽ ᱛᱮᱵᱚᱱ ᱯᱟᱲᱦᱟᱣ ᱠᱟᱛᱮ ᱵᱚᱱ ᱟᱸᱡᱚᱢ ᱞᱮᱠᱷᱟᱡ ᱱᱚᱰᱮ ᱟᱡ ᱨᱮᱭᱟᱜ ᱟᱲᱟᱝ ᱫᱚ ᱵᱟᱨ ᱨᱚᱠᱚᱢ ᱦᱩᱭᱩᱜ ᱠᱟᱱᱟ᱾ ᱠᱩᱠᱞᱤ ᱫᱚ ᱱᱚᱣᱟ ᱜᱮ ᱨᱟᱠᱟᱵ ᱠᱟᱱᱟ ᱱᱚᱣᱟ ᱢᱚᱬᱮ ᱜᱚᱴᱟᱱ ᱟᱠᱷᱚᱨ ᱨᱮᱭᱟᱜ ᱟᱲᱟᱝ ᱫᱚ ᱵᱟᱨᱭᱟ ᱠᱟᱛᱮ ᱫᱚ ᱪᱮᱫᱟᱜ ᱢᱮᱱᱟᱜᱼᱟ? ᱠᱷᱚᱸᱫᱽᱨᱚᱝ ᱠᱟᱛᱮ ᱱᱚᱣᱟ ᱜᱮ ᱵᱩᱡᱷᱟᱹᱜ ᱠᱟᱱᱟ ᱡᱮ ᱚᱞ ᱪᱤᱠᱤ ᱨᱮᱭᱟᱜ ᱟᱠᱷᱚᱨ ᱫᱚ ᱠᱚᱢ ᱜᱮᱭᱟ᱾ ᱠᱚᱞᱮᱡᱽ ᱠᱩᱲᱤ ᱠᱚᱲᱟ ᱠᱚᱫᱚ ᱱᱚᱣᱟ ᱠᱚ ᱵᱩᱡᱷᱟᱹᱣ ᱫᱚᱠᱚ ᱵᱩᱡᱷᱟᱹᱣ ᱧᱟᱢ ᱠᱟᱜ ᱜᱮᱭᱟ ᱢᱮᱱᱠᱷᱟᱱ ᱩᱱᱠᱩ ᱮᱠᱥᱯᱞᱮᱱ ᱵᱟᱠᱚ ᱫᱟᱲᱮᱭᱟᱜ ᱠᱟᱱᱟ᱾ ᱟᱫᱚ ᱦᱚᱸᱜᱼᱚ ᱱᱚᱣᱟ ᱠᱟᱨᱚᱱ ᱠᱟᱱ ᱜᱮᱭᱟ ᱱᱚᱣᱟ ᱚᱞᱪᱤᱠᱤ ᱨᱮᱭᱟᱜ ᱵᱤᱨᱩᱫᱷ ᱫᱚ᱾ ᱛᱚᱵᱮ ᱱᱚᱣᱟ ᱵᱷᱤᱰᱤᱭᱳ ᱨᱮ ᱡᱟᱦᱟᱸᱭ ᱞᱟᱹᱭ ᱠᱮᱫᱼᱟ ᱡᱚᱜ ᱜᱩᱨᱤᱡ ᱱᱚᱣᱟ ᱵᱟᱨᱭᱟ ᱳᱣᱟᱨᱰ ᱢᱮᱱᱟᱜᱼᱟ ᱡᱚᱜ ᱢᱤᱫᱴᱤᱡ ᱢᱮᱱᱟᱜᱼᱟ ᱜᱩᱨᱤᱡ ᱢᱤᱫᱴᱤᱡ ᱢᱮᱱᱟᱜᱼᱟ ᱟᱠᱚ ᱠᱚ ᱢᱮᱱᱮᱫᱼᱟ ᱡᱚᱜ ᱟᱨ ᱜᱩᱨᱤᱡ ᱱᱚᱣᱟ ᱨᱮᱭᱟᱜ ᱢᱩᱪᱟᱹᱫ ᱛᱮᱫ ᱡᱟᱦᱟᱸ ᱠᱟᱱᱟ ᱜᱚᱡ ᱚᱱᱟ ᱚᱡ ᱜᱩᱨᱤᱡ ᱤᱡ ᱚᱱᱮ ᱚᱱᱟ ᱫᱚ ᱢᱤᱫᱴᱟᱹᱜ ᱥᱚᱵᱽᱫᱚ ᱠᱟᱱᱟ ᱵᱟ ᱢᱤᱫᱴᱤᱡ ᱥᱚᱵᱚᱫᱽ ᱠᱟᱱᱟ ᱠᱤᱱᱛᱩ ᱵᱷᱮᱜᱟᱨ ᱵᱷᱮᱜᱟᱨ ᱚᱞ ᱟᱠᱟᱱᱟ ᱢᱤᱫ ᱴᱷᱮᱱ ᱚᱞ ᱟᱠᱟᱱᱟ ᱚᱜ ᱟᱨ ᱢᱤᱫ ᱴᱷᱮᱱ ᱚᱞ ᱟᱠᱟᱱᱟ ᱟᱡ ᱛᱚ ᱱᱚᱣᱟ ᱪᱮᱫ ᱞᱮᱠᱟᱛᱮ ᱱᱚᱝᱠᱟ ᱠᱚ ᱯᱟᱲᱦᱟᱣᱮᱜᱼᱟ ᱟᱠᱚ ᱠᱚ ᱢᱮᱱᱮᱜᱼᱟ ᱱᱚᱣᱟ ᱫᱚ ᱢᱤᱫᱴᱤᱡ ᱥᱚᱵᱚᱫᱽ ᱠᱟᱱᱟ ᱛᱚ ᱱᱩᱠᱩ ᱵᱟᱰᱟᱭᱚᱜ ᱠᱟᱱᱟ ᱱᱚᱰᱮ ᱠᱷᱚᱱ ᱚᱞ ᱪᱤᱠᱤ ᱫᱚ ᱵᱷᱟᱹᱜᱤ ᱥᱟᱺᱦᱤᱡ ᱛᱮ ᱵᱟᱠᱚ ᱵᱟᱲᱟᱭ ᱟᱠᱟᱜᱼᱟ ᱵᱟᱠᱚ ᱵᱟᱰᱟᱭ ᱟᱠᱟᱫ ᱮᱱᱛᱮ ᱨᱮᱦᱚᱸ ᱠᱚ ᱵᱤᱨᱳᱫᱮᱫ ᱜᱮᱭᱟ ᱱᱚᱣᱟ ᱫᱚ ᱟᱠᱚᱣᱟᱜ ᱵᱷᱩᱞ ᱠᱟᱱᱟ ᱢᱮᱱᱛᱮ ᱦᱚᱸ ᱟᱵᱚᱣᱟᱜ ᱦᱚᱸ ᱠᱤᱪᱷᱩᱴᱟᱝ ᱵᱷᱩᱞ ᱢᱮᱱᱟᱜ ᱜᱮᱭᱟ ᱟᱵᱚᱨᱮᱱ ᱦᱚᱲ ᱠᱚ ᱚᱸᱰᱮ ᱚᱞ ᱪᱤᱠᱤ ᱵᱟᱠᱚ ᱥᱮᱴᱮᱨ ᱫᱟᱲᱮ ᱟᱠᱟᱣᱟᱫᱼᱟ ᱛᱚᱵᱮ ᱡᱟᱦᱟᱸᱭ ᱠᱚ ᱚᱱᱟ ᱫᱷᱟᱨᱟ ᱫᱷᱟᱨᱮ ᱨᱮᱯᱮ ᱠᱟᱹᱢᱤ ᱠᱟᱱᱟ ᱟᱵᱚ ᱛᱟᱵᱚᱱ ᱚᱞ ᱪᱤᱠᱤ ᱪᱮᱛᱟᱱ ᱨᱮ ᱛᱚ ᱩᱱᱠᱩ ᱠᱚᱴᱷᱮᱱ ᱱᱮᱦᱚᱨ ᱛᱟᱦᱮᱱ ᱠᱟᱱᱟ ᱟᱠᱚ ᱴᱷᱮᱱ ᱡᱟᱦᱟᱸ ᱞᱮᱠᱟᱛᱮ ᱨᱮᱦᱚᱸ ᱚᱞ ᱪᱤᱠᱤ ᱥᱮᱴᱮᱨ ᱢᱟ ᱟᱨ ᱵᱟᱰᱟᱭ ᱚᱪᱚ ᱠᱚᱢᱟ᱾ ᱡᱚᱫᱤ ᱵᱟᱝ ᱵᱟᱰᱟᱭ ᱠᱟᱛᱮ ᱯᱮ ᱢᱮᱱ ᱮᱫᱼᱟ ᱟᱯᱮ ᱡᱟᱦᱟᱸᱭ ᱯᱮ ᱵᱤᱨᱩᱫᱷ ᱮᱫᱼᱟ ᱡᱚᱫᱤ ᱵᱟᱝ ᱵᱟᱰᱟᱭ ᱠᱟᱛᱮ ᱯᱮ ᱢᱮᱱ ᱮᱫᱼᱟ ᱛᱚᱵᱮ ᱵᱟᱰᱟᱭ ᱴᱷᱤᱠ ᱞᱮᱯᱮ ᱢᱟᱲᱟᱝ ᱡᱮ ᱱᱚᱣᱟ ᱫᱚ ᱵᱟᱝ ᱜᱟᱱᱚᱜ ᱠᱟᱱᱟ ᱢᱮᱱᱛᱮ ᱛᱚᱵᱮ ᱵᱟᱰᱟᱭ ᱴᱷᱤᱠ ᱞᱮᱯᱮ ᱤᱱᱟᱹ ᱯᱚᱨᱮ ᱯᱮ ᱞᱟᱹᱭᱟ᱾ ᱡᱚᱫᱤ ᱵᱟᱝ ᱜᱟᱱᱚᱜ ᱠᱟᱱᱟ ᱛᱟᱦᱮᱞᱮ ᱠᱤᱪᱷᱤ ᱥᱩᱫᱷᱟᱹᱨ ᱢᱮᱱᱟᱜ ᱠᱷᱟᱱ ᱥᱩᱫᱷᱟᱹᱨ ᱦᱩᱭᱩᱜᱼᱟ᱾ ᱡᱚᱫᱤ ᱟᱨ ᱪᱮᱫ ᱠᱚ ᱟᱯᱮ ᱯᱮ ᱞᱟᱹᱭᱟ ᱱᱚᱣᱟ ᱠᱚ ᱱᱚᱣᱟ ᱠᱚ ᱵᱟᱝ ᱜᱟᱱᱚᱜ ᱠᱟᱱᱟ ᱛᱟᱦᱮᱞᱮ ᱚᱱᱟ ᱦᱚᱸ ᱯᱮ ᱞᱟᱹᱭ ᱫᱟᱲᱮᱭᱟᱜᱼᱟ᱾ ᱛᱚ ᱚᱱᱟ ᱫᱚ ᱜᱟᱞᱢᱟᱨᱟᱣ ᱢᱤᱫ ᱞᱮᱱᱟᱝ ᱦᱩᱭ ᱫᱟᱲᱮᱭᱟᱜᱼᱟ ᱟᱨ ᱡᱟᱦᱟᱸ ᱠᱟᱛᱷᱟ ᱯᱮ ᱞᱟᱹᱭ ᱠᱮᱜᱼᱟ ᱡᱚᱜ ᱜᱩᱨᱤᱡ ᱱᱚᱣᱟ ᱫᱚ ᱵᱷᱮᱜᱟᱨ ᱵᱷᱮᱜᱟᱨᱚᱜ ᱠᱟᱱ ᱜᱮᱭᱟ ᱢᱤᱫᱴᱤᱡ ᱥᱚᱵᱚᱫ ᱫᱚ ᱵᱟᱝ ᱠᱟᱱᱟ ᱡᱟᱦᱟᱸ ᱞᱮᱠᱟ ᱡᱟᱦᱟᱸ ᱞᱮᱠᱟ ᱧᱮᱞ ᱯᱮ ᱡᱚᱜ ᱟᱨ ᱜᱩᱨᱤᱡ ᱱᱚᱣᱟ ᱫᱚ ᱟᱞᱟᱜᱽ ᱟᱞᱟᱜᱚᱜ ᱠᱟᱱ ᱜᱮᱭᱟ ᱡᱚᱜ ᱨᱮᱫᱚ ᱚᱜ ᱢᱮᱱᱟᱜᱼᱟ ᱜᱩᱨᱤᱡ ᱨᱮᱫᱚ ᱤᱡ ᱢᱮᱱᱟᱜᱼᱟ ᱛᱚ ᱱᱚᱣᱟ ᱫᱚ ᱵᱷᱮᱜᱟᱨ ᱵᱷᱮᱜᱟᱨᱚᱜ ᱠᱟᱱ ᱜᱮᱭᱟ ᱡᱟᱦᱟᱸ ᱞᱮᱠᱟ ᱟᱯᱮᱧ ᱞᱟᱹᱭ ᱟᱯᱮ ᱠᱟᱱᱟ ᱟᱸᱡᱚᱢ ᱯᱮ ᱡᱚᱜ ᱵᱚᱦᱚᱜ ᱡᱚᱦᱚᱜ ᱵᱟᱸᱫᱮ ᱟᱜ ᱢᱟᱜ ᱱᱚᱣᱟ ᱠᱚᱫᱚ ᱢᱤᱢᱤᱫᱴᱟᱝ ᱢᱤᱫ ᱞᱮᱠᱟᱱ ᱥᱚᱵᱚᱫ ᱠᱟᱱᱟ ᱟᱨ ᱜᱩᱨᱤᱡ ᱟᱡ ᱞᱟᱡ ᱱᱚᱣᱟ ᱠᱚᱫᱚ ᱢᱤᱫ ᱞᱮᱠᱟᱱ ᱥᱚᱵᱚᱫ ᱠᱟᱱᱟ ᱦᱟᱱᱟ ᱢᱤᱫ ᱞᱮᱠᱟᱱᱟ ᱱᱚᱣᱟ ᱢᱤᱫ ᱞᱮᱠᱟᱱᱟ ᱡᱚᱜ ᱢᱟᱜ ᱵᱚᱦᱚᱜ ᱛᱚ ᱱᱚᱣᱟ ᱥᱚᱵᱚᱫ ᱠᱚ ᱡᱟᱦᱟᱸ ᱯᱮ ᱟᱸᱡᱚᱢᱮᱜᱼᱟ ᱱᱚᱣᱟ ᱵᱷᱮᱜᱟᱨ ᱵᱷᱮᱜᱟᱨ ᱵᱟᱨᱭᱟ ᱯᱟᱴ ᱨᱮ ᱢᱮᱱᱟᱜ ᱠᱤᱱᱟ ᱧᱮᱞ ᱠᱤᱱ ᱯᱮ ᱱᱩᱠᱤᱱ ᱟᱯᱮ ᱡᱟᱦᱟᱸ ᱯᱮ ᱵᱟᱲᱟᱭ ᱠᱮᱜᱼᱟ ᱡᱚᱜ ᱵᱚᱦᱚᱜ ᱡᱚᱦᱚᱜ ᱵᱟᱸᱫᱮ ᱢᱟᱜ ᱟᱜ ᱱᱚᱣᱟ ᱠᱚᱫᱚ ᱢᱤᱫ ᱞᱮᱠᱟᱱ ᱪᱟᱞᱟᱜ ᱠᱟᱱᱟ ᱜᱩᱨᱤᱡ ᱟᱡ ᱞᱟᱡ ᱱᱚᱣᱟ ᱠᱚᱫᱚ ᱢᱤᱫ ᱞᱮᱠᱟ ᱪᱟᱞᱟᱜ ᱠᱟᱱᱟ ᱡᱟᱦᱟᱸ ᱞᱮᱠᱟ ᱴᱷᱤᱠᱟᱹᱭ ᱯᱮ ᱟᱜ ᱟᱨ ᱟᱡ ᱱᱚᱣᱟ ᱫᱚ ᱵᱷᱮᱜᱟᱨ ᱵᱷᱮᱜᱟᱨ ᱜᱮᱭᱟ᱾ ᱟᱜ ᱫᱚ ᱟᱜ, ᱟᱡ ᱫᱚ ᱟᱡ ᱞᱮᱠᱟ ᱟᱸᱡᱚᱢᱚᱜ ᱠᱟᱱᱟ᱾ ᱛᱚᱵᱮ ᱱᱚᱣᱟ ᱠᱟᱛᱷᱟ ᱠᱚ ᱟᱯᱮ ᱴᱷᱤᱠᱟᱹᱭ ᱯᱮ ᱟᱨ ᱚᱞ ᱪᱤᱠᱤ ᱵᱮᱥ ᱞᱮᱠᱟ ᱩᱨᱩᱢ ᱞᱮᱯᱮ, ᱥᱮᱬᱟ ᱞᱮᱯᱮ, ᱪᱮᱫ ᱞᱮᱯᱮ ᱛᱟᱯᱚᱨᱮ ᱯᱮ ᱴᱷᱤᱠᱟᱹ ᱫᱟᱲᱮᱭᱟᱜᱼᱟ᱾ ᱚᱠᱚᱭ ᱠᱚᱪᱚ ᱠᱚ ᱞᱟᱹᱭ ᱦᱚᱪᱚᱭᱮᱫᱼᱟ ᱚᱞ ᱪᱤᱠᱤ ᱫᱚ ᱳᱰᱤᱥᱟ ᱵᱟᱠᱷᱨᱟ ᱜᱮ ᱵᱮᱱᱟᱣ ᱟᱠᱟᱱᱟ᱾ ᱛᱚ ᱱᱚᱣᱟ ᱠᱟᱛᱷᱟ ᱫᱚ ᱵᱟᱝᱟ᱾ ᱟᱵᱚ ᱡᱟᱦᱟᱸ ᱞᱮᱠᱟ ᱨᱳᱢᱟᱱ ᱠᱤ ᱫᱮᱵᱽᱱᱟᱜᱽᱨᱤ ᱞᱤᱯᱤ ᱫᱚ ᱟᱵᱚ ᱠᱮᱵᱚᱲ ᱳᱰᱤᱥᱟ ᱨᱮ ᱠᱤ ᱡᱷᱟᱨᱠᱷᱟᱸᱰ ᱨᱮᱫᱚ ᱵᱟᱵᱚ ᱤᱭᱩᱡᱮᱜᱼᱟ ᱵᱟᱵᱚ ᱵᱮᱵᱚᱦᱟᱨᱮᱜᱼᱟ ᱚᱱᱟ ᱫᱚ ᱚᱞ ᱳᱣᱟᱞᱰ ᱨᱮᱜᱮ ᱠᱚ ᱵᱮᱵᱚᱦᱟᱨᱮᱜᱼᱟ ᱱᱚᱣᱟ ᱦᱚᱸ ᱚᱱᱠᱟ ᱜᱮ ᱚᱞ ᱪᱤᱠᱤ ᱫᱚ ᱠᱷᱟᱹᱞᱤ ᱳᱰᱤᱥᱟ ᱵᱟᱠᱷᱨᱟ ᱫᱚ ᱵᱟᱝ ᱚᱰᱚᱠ ᱟᱠᱟᱱᱟ ᱪᱮ ᱳᱰᱤᱥᱟ ᱦᱚᱲ ᱞᱟᱹᱜᱤᱫ ᱜᱮ ᱚᱞ ᱜᱟᱱᱚᱜᱼᱟ ᱚᱱᱟ ᱫᱚ ᱵᱟᱝᱟ ᱟᱯᱮ ᱱᱚᱣᱟ ᱚᱞ ᱪᱤᱠᱤ ᱛᱮ ᱡᱟᱦᱟᱱᱟᱜ ᱜᱮᱯᱮ ᱚᱞ ᱫᱟᱲᱮᱭᱟᱜ ᱜᱮᱭᱟ ᱡᱟᱦᱟᱱᱟᱜ ᱢᱚᱛᱞᱚᱵ ᱫᱚ ᱫᱮᱵᱽᱱᱟᱜᱽᱨᱤ ᱟᱨ ᱨᱳᱢᱟᱱ ᱞᱤᱯᱤ ᱛᱮ ᱡᱟᱦᱟᱸ ᱜᱟᱱᱚᱜ ᱠᱟᱱ ᱜᱮᱭᱟ, ᱫᱮᱵᱽᱱᱟᱜᱽᱨᱤ, ᱨᱳᱢᱟᱱ, ᱳᱰᱤᱭᱟ ᱟᱨ ᱚᱞᱪᱤᱠᱤ, ᱱᱚᱣᱟ ᱠᱚᱜᱮᱧ ᱵᱟᱰᱟᱭ ᱟᱠᱟᱫᱼᱟ ᱟᱨ ᱪᱟᱭᱱᱤᱡᱽ ᱠᱤ ᱵᱟᱝᱜᱟᱞᱤ ᱪᱮ ᱩᱨᱫᱩ ᱚᱱᱟ ᱠᱚᱫᱚ ᱵᱟᱹᱧ ᱵᱟᱰᱟᱭ ᱟᱠᱟᱫᱼᱟ᱾ ᱛᱚ ᱡᱟᱦᱟᱸ ᱱᱚᱣᱟ ᱚᱞᱪᱤᱠᱤ ᱛᱮᱫᱚ ᱳᱰᱤᱭᱟ, ᱫᱮᱵᱽᱱᱟᱜᱽᱨᱤ ᱟᱨ ᱨᱳᱢᱟᱱ ᱤᱝᱞᱤᱥ ᱠᱚ ᱡᱟᱦᱟᱸ ᱢᱮᱱᱟᱜᱼᱟ, ᱛᱚ ᱱᱚᱣᱟ ᱠᱚᱦᱚᱸ ᱚᱞ ᱫᱚ ᱜᱟᱱᱚᱜ ᱜᱮᱭᱟ᱾ ᱡᱟᱦᱟᱸ ᱞᱮᱠᱟ ᱯᱮ ᱢᱮᱱᱮᱜᱼᱟ ᱚᱞ ᱪᱤᱠᱤ ᱨᱮᱫᱚ ᱦᱟᱱᱟ ᱠᱚ ᱱᱷᱟᱣᱟ ᱠᱚ ᱵᱟᱝ ᱜᱟᱱᱚᱜ ᱠᱟᱱᱟ ᱛᱚ ᱱᱚᱣᱟ ᱪᱮᱫ ᱞᱮᱠᱟ ᱨᱮ ᱱᱚᱰᱮ ᱠᱚ ᱞᱟᱜᱟᱣ ᱠᱮᱜᱼᱟ ᱡᱟᱦᱟᱸ ᱞᱮᱠᱟ ᱟᱯᱮ ᱯᱮ ᱞᱟᱹᱭ ᱠᱮᱜᱼᱟ ᱡᱚᱜ ᱟᱨ ᱜᱩᱨᱤᱡ ᱨᱮ ᱛᱚ ᱱᱚᱣᱟ ᱨᱮᱭᱟᱜ ᱦᱚᱸ ᱢᱤᱢᱤᱫᱴᱟᱝ ᱨᱩᱞᱥ ᱢᱮᱱᱟᱜ ᱜᱮᱭᱟ ᱡᱟᱦᱟᱸ ᱞᱮᱠᱟ ᱠᱤ ᱤᱝᱞᱤᱥ ᱨᱮ ᱢᱮᱱᱟᱜᱼᱟ ᱟᱯᱮ ᱯᱮ ᱵᱟᱰᱟᱭᱟ ᱩᱫᱟᱦᱚᱨᱚᱱ ᱥᱚᱨᱩᱯ ᱤᱧ ᱞᱟᱹᱭ ᱟᱯᱮ ᱠᱟᱱᱟ ᱮᱥ ᱤᱭᱩ ᱮᱱ ᱪᱮᱫ ᱯᱨᱚᱱᱟᱣᱩᱱᱥᱮᱥᱚᱱᱚᱜᱼᱟ ᱥᱚᱱ ᱜᱮ ᱦᱩᱭᱩᱜᱼᱟ ᱮᱥ ᱳ ᱮᱱ ᱦᱚᱸ ᱥᱚᱱ ᱜᱮ ᱦᱩᱭᱩᱜᱼᱟ ᱴᱤ ᱟᱭ ᱳ ᱮᱱ ᱦᱚᱸ ᱥᱚᱱ ᱜᱮ ᱦᱩᱭᱩᱜᱼᱟ ᱛᱚ ᱱᱚᱣᱟ ᱡᱟᱦᱟᱸ ᱞᱮᱠᱟ ᱨᱩᱞᱥ ᱢᱤᱢᱤᱫᱴᱟᱝ ᱢᱮᱱᱟᱜᱼᱟ ᱟᱯᱮ ᱴᱤ ᱟᱭ ᱳ ᱮᱱ ᱡᱟᱦᱟᱸᱞᱤᱧ ᱞᱟᱹᱭ ᱠᱮᱜᱼᱟ ᱚᱱᱟ ᱵᱟᱯᱮ ᱵᱩᱡᱷᱟᱹᱣ ᱞᱮᱱᱟ ᱯᱟᱞᱮ ᱡᱮᱢᱤᱛᱤ ᱠᱤ ᱟᱵᱚ ᱚᱨᱜᱟᱱᱟᱭᱡᱮᱥᱚᱱ ᱠᱚᱱᱥᱴᱤᱴᱤᱭᱩᱥᱚᱱ ᱚᱯᱥᱚᱱ ᱱᱚᱣᱟ ᱦᱚᱸ ᱥᱚᱱ ᱜᱮ ᱦᱩᱭᱩᱜ ᱠᱟᱱ ᱜᱮᱭᱟ ᱟᱨ ᱱᱚᱝᱠᱟ ᱜᱮ ᱨᱩᱞ ᱢᱮᱱᱟᱜᱼᱟ ᱡᱮᱢᱤᱛᱤ ᱟᱵᱚ ᱮ ᱨᱮᱭᱟᱜ ᱡᱟᱦᱟᱸ ᱨᱳᱢᱟᱱ ᱮ ᱵᱚ ᱞᱟᱹᱭᱮᱜᱼᱟ ᱚᱱᱟ ᱨᱮᱭᱟᱜ ᱦᱚᱸ ᱵᱷᱮᱜᱟᱨ ᱵᱷᱮᱜᱟᱨ ᱯᱨᱚᱱᱟᱣᱩᱱᱥᱮᱥᱚᱱ ᱢᱮᱱᱟᱜᱼᱟ ᱛᱚ ᱞᱟᱹᱭ ᱨᱮᱭᱟᱜ ᱢᱟ ᱟᱹᱰᱤ ᱜᱟᱱ ᱜᱮ ᱢᱮᱱᱟᱜᱼᱟ ᱛᱚᱵᱮ ᱵᱷᱤᱰᱤᱭᱳ ᱟᱹᱰᱤ ᱡᱤᱞᱤᱧᱚᱜᱼᱟ ᱟᱨᱦᱚᱸ ᱡᱟᱦᱟᱸᱭ ᱠᱚ ᱱᱚᱣᱟ ᱵᱷᱤᱰᱤᱭᱳ ᱯᱮ ᱧᱮᱞ ᱠᱮᱜᱼᱟ ᱛᱟᱵᱚ ᱫᱟᱭᱟ ᱠᱟᱛᱮ ᱥᱮᱭᱟᱨ ᱯᱮ ᱟᱵᱚ ᱱᱚᱣᱟ ᱵᱷᱤᱰᱤᱭᱳ ᱡᱟᱦᱟᱸ ᱞᱮᱠᱟᱛᱮ ᱨᱮᱦᱚᱸ ᱥᱟᱱᱛᱟᱲ ᱯᱟᱨᱜᱟᱱᱟ ᱦᱚᱲ ᱴᱷᱮᱱ ᱥᱮᱴᱮᱨᱚᱜ ᱢᱟ ᱚᱱᱟ ᱨᱮᱭᱟᱜ ᱠᱩᱨᱩᱢᱩᱴᱩᱭ ᱢᱟ ᱤᱧ ᱛᱤᱥ ᱨᱮᱦᱚᱸ ᱵᱟᱹᱧ ᱞᱟᱹᱭᱟ ᱡᱮ ᱥᱟᱵᱥᱠᱨᱟᱭᱤᱵ ᱯᱮ ᱢᱮᱱᱛᱮ ᱫᱚ ᱵᱟᱯᱮ ᱥᱟᱵᱥᱠᱨᱟᱭᱤᱵ ᱨᱮᱦᱚᱸ ᱪᱮᱫ ᱦᱚᱸ ᱵᱟᱝᱟ ᱠᱤᱱᱛᱩ ᱱᱚᱣᱟ ᱵᱷᱤᱰᱤᱭᱳ ᱛᱟᱵᱚᱱ ᱥᱮᱭᱟᱨ ᱯᱮ ᱱᱚᱣᱟ ᱵᱷᱤᱰᱤᱭᱳ ᱡᱟᱦᱟᱸ ᱞᱮᱠᱟᱛᱮ ᱨᱮᱦᱚᱸ ᱰᱩᱢᱠᱟᱹ ᱡᱟᱦᱟᱸ ᱥᱟᱱᱛᱟᱞ ᱯᱟᱨᱜᱟᱱᱟ ᱢᱮᱱᱟᱜᱼᱟ ᱩᱱᱠᱩ ᱴᱷᱮᱱ ᱥᱮᱴᱮᱨᱚᱜ ᱛᱟᱵᱚᱱ ᱢᱟ ᱟᱨ ᱢᱩᱪᱟᱹᱫ ᱠᱟᱛᱷᱟ ᱡᱟᱦᱟᱸ ᱛᱮᱦᱮᱧ ᱞᱟᱹᱭ ᱠᱮᱜᱼᱟ ᱯᱮ ᱚᱞ ᱪᱤᱠᱤ ᱛᱮᱜᱮ ᱛᱟᱵᱚᱱ ᱯᱮ ᱠᱚᱢᱮᱱᱴ ᱢᱟ ᱛᱚᱵᱮ ᱛᱮᱦᱮᱧᱟᱜ ᱵᱷᱤᱰᱤᱭᱳ ᱠᱷᱚᱱ ᱵᱤᱫᱟᱹᱭᱤᱧ ᱤᱫᱤᱭᱮᱜᱼᱟ ᱡᱚᱦᱟᱨ